ᱜᱟᱛᱮ ᱠᱚ ᱛᱤᱦᱤᱧ ᱫᱚ ᱟᱯᱮ ᱤᱫᱤ ᱯᱮᱭᱟ ᱫᱷᱟᱹᱨᱛᱤ ᱨᱮᱱᱟᱜ ᱢᱩᱪᱟᱹᱫ ᱥᱤᱢᱟᱹᱱᱟ ᱚᱸᱰᱮ ᱡᱩᱫᱤ ᱢᱤᱫ ᱫᱷᱟᱣ ᱯᱮ ᱪᱟᱞᱟᱜᱼᱟ ᱠᱤᱱᱛᱩ ᱚᱸᱰᱮ ᱠᱷᱚᱱᱟᱜ ᱫᱚ ᱟᱫᱚ ᱪᱟᱞᱟᱣ ᱫᱚᱯᱮ ᱪᱟᱞᱟᱜᱼᱟ ᱠᱤᱱᱛᱩ ᱚᱸᱰᱮ ᱠᱷᱚᱱᱟᱜ ᱫᱚ ᱟᱫᱚ ᱞᱟᱦᱟ ᱥᱮᱱᱟᱜ ᱫᱚ ᱨᱟᱥᱛᱟ ᱟᱫᱚ ᱵᱟᱹᱱᱩᱜᱼᱟ ᱵᱟᱯᱮ ᱪᱟᱞᱟᱣ ᱫᱟᱲᱮᱭᱟᱜᱼᱟ ᱡᱟᱦᱟᱸ ᱞᱮᱠᱟᱱᱤᱡ ᱦᱚᱲ ᱜᱮ ᱪᱟᱞᱟᱜᱼᱟᱭ ᱠᱤᱱᱛᱩ ᱩᱱᱤ ᱵᱚᱢᱤ ᱛᱮ ᱵᱟᱫᱽᱫᱷᱚᱭᱟᱭ ᱵᱩᱡᱽ ᱠᱮᱫᱟᱢ ᱟᱨ ᱡᱩᱫᱤ ᱚᱸᱰᱮ ᱠᱷᱚᱱᱟᱜ ᱞᱟᱛᱟᱨ ᱯᱮ ᱠᱚᱭᱚᱜᱟ ᱵᱚᱦᱚᱜ ᱟᱹᱪᱩᱨ ᱠᱟᱛᱮ ᱧᱩᱨ ᱨᱮᱱᱟᱜ ᱵᱚᱛᱚᱨ ᱵᱮᱥᱤ ᱛᱟᱦᱮᱱᱟ ᱩᱱᱟᱹᱜ ᱜᱮ ᱟᱨᱠᱤ ᱡᱮᱱᱰᱟᱨ ᱡᱟᱭᱜᱟ ᱱᱚᱣᱟ ᱫᱷᱟᱹᱨᱛᱤ ᱯᱩᱨᱤ ᱢᱩᱪᱟᱹᱫ ᱡᱟᱭᱜᱟ ᱪᱟᱞᱟᱣ ᱠᱚᱨᱛᱮ ᱜᱮᱞᱮ ᱟᱯᱮ ᱫᱚ ᱱᱚᱨᱳᱭᱮ ᱪᱟᱞᱟᱜ ᱦᱩᱭᱩᱜ ᱛᱟᱯᱮᱭᱟ ᱡᱩᱫᱤᱭᱳ ᱪᱟᱞᱟᱜ ᱚᱸᱰᱮ ᱪᱟᱞᱟᱜ ᱚᱥᱚᱢᱵᱷᱚᱵ ᱵᱮᱯᱟᱨ ᱡᱩᱫᱤᱭᱳ ᱱᱚᱨᱣᱮ ᱯᱮ ᱪᱟᱞᱟᱜ ᱚᱸᱰᱮ ᱠᱷᱚᱱᱟᱜ ᱱᱚᱨᱣᱮ ᱴᱮᱱᱛᱷ ᱯᱳᱨᱰᱮᱱ ᱠᱷᱚᱱᱟᱜ ᱢᱤᱴᱟᱨ ᱟᱹᱰᱤ ᱠᱷᱚᱛᱚᱨᱱᱟᱠ ᱨᱟᱥᱛᱟ ᱛᱮ ᱯᱟᱨᱚᱢᱚᱜ ᱦᱩᱭᱩᱜ ᱛᱟᱯᱮᱭᱟ ᱢᱟᱱᱮ ᱵᱩᱡᱽ ᱠᱮᱫᱟ ᱯᱮ ᱚᱱᱟ ᱮᱠᱫᱚᱢ ᱵᱚᱛᱚᱨ ᱵᱚᱛᱚᱨ ᱨᱟᱥᱛᱟ ᱮᱠᱫᱚᱢ ᱪᱟᱞᱟᱣ ᱦᱚᱸ ᱵᱟᱯᱮ ᱪᱟᱞᱟᱣ ᱫᱟᱲᱮᱭᱟᱜᱼᱟ ᱠᱟᱣᱫᱟ ᱛᱟᱨᱯᱚᱨ ᱚᱱᱟ ᱵᱨᱤᱡᱽ ᱠᱷᱚᱱᱟᱜ ᱯᱟᱨᱚᱢ ᱠᱟᱛᱮ ᱨᱮᱦᱚᱸ ᱟᱨᱚ ᱚᱸᱰᱮ ᱠᱷᱚᱱᱟᱜ ᱟᱨᱚ ᱪᱟᱨ ᱠᱤᱞᱳᱢᱤᱴᱟᱨ ᱚᱱᱟ ᱯᱟᱦᱟᱲ ᱠᱷᱚᱱᱟᱜ ᱦᱚᱸ ᱟᱨᱚ ᱪᱟᱞᱟᱜ ᱦᱩᱭᱩᱜ ᱛᱟᱯᱮᱭᱟ ᱰᱩᱝᱨᱤ ᱠᱚ ᱯᱟᱦᱟᱲ ᱠᱚ ᱫᱟᱜ ᱠᱚ ᱮᱠᱫᱚᱢ ᱨᱟᱠᱟᱵ ᱠᱟᱛᱮ ᱚᱱᱟ ᱪᱟᱞᱟᱜ ᱦᱩᱭᱩᱜ ᱛᱟᱯᱮᱭᱟ ᱚᱸᱰᱮ ᱵᱩᱡᱽ ᱠᱮᱫᱟ ᱯᱮ ᱡᱟᱦᱟᱸᱭ ᱜᱮ ᱚᱱᱟ ᱢᱩᱪᱟᱹᱫ ᱠᱚ ᱪᱟᱞᱟᱣ ᱫᱟᱲᱮ ᱠᱟᱣᱫᱟ ᱩᱱᱠᱩ ᱜᱮ ᱱᱚᱣᱟ ᱫᱷᱟᱹᱨᱛᱤ ᱯᱩᱨᱤ ᱨᱮᱱᱟᱜ ᱢᱩᱪᱟᱹᱫ ᱡᱟᱭᱜᱟ ᱠᱚ ᱧᱮᱞ ᱫᱟᱲᱮ ᱠᱟᱣᱫᱟ ᱡᱟᱦᱟᱸᱭ ᱪᱟᱞᱟᱜ ᱟᱭ ᱩᱱᱤ ᱟᱭᱟᱜ ᱡᱤᱣᱤ ᱟᱞᱟᱭ ᱠᱟᱛᱮ ᱪᱟᱞᱟᱜ ᱦᱩᱭᱩᱜ ᱛᱟᱭᱟ ᱟᱨ ᱱᱚᱨᱣᱮ ᱥᱚᱨᱠᱟᱨ ᱟᱢᱟᱜ ᱠᱳᱱᱳ ᱫᱟᱭᱤᱛᱛᱚ ᱫᱚ ᱵᱟᱭ ᱦᱟᱛᱟᱣ ᱛᱟᱢᱟ ᱚᱛ ᱠᱷᱚᱱᱟᱜ ᱱᱚᱣᱟ ᱡᱟᱭᱜᱟ ᱩᱱᱤᱥᱥᱚ ᱵᱤᱨᱟᱱᱤ ᱤᱭᱟᱹ ᱵᱳᱭ ᱯᱷᱩᱴ ᱥᱩᱨ ᱨᱮ ᱢᱮᱱᱟᱜᱼᱟ ᱦᱚᱲ ᱠᱚ ᱞᱟᱹᱭᱟ ᱡᱩᱫᱤ ᱱᱚᱣᱟ ᱨᱟᱥᱛᱟ ᱛᱮᱯᱮ ᱪᱟᱞᱟᱜᱼᱟ ᱛᱟᱦᱚᱞᱮ ᱱᱚᱜᱼᱚ ᱱᱟ ᱜᱮ ᱫᱷᱟᱹᱨᱛᱤᱯᱩᱨᱤ ᱨᱮᱱᱟᱜ ᱢᱩᱪᱟᱹᱫ ᱨᱟᱥᱛᱟ ᱨᱮᱯᱮ ᱪᱟᱞᱟᱣ ᱫᱟᱲᱮᱭᱟᱜᱼᱟ ᱵᱩᱡᱽ ᱠᱮᱫᱟ ᱯᱮ ᱜᱟᱛᱮ ᱠᱚ ᱱᱚᱣᱟ ᱪᱷᱟᱲᱟ ᱠᱳᱱᱳ ᱟᱫᱚ ᱨᱟᱥᱛᱟ ᱵᱟᱹᱱᱩᱜᱼᱟ ᱡᱩᱫᱤ ᱢᱚᱱᱮ ᱨᱮᱦᱚᱸ ᱵᱟᱯᱮ ᱪᱟᱞᱟᱣ ᱫᱟᱲᱮᱭᱟᱜᱼᱟ ᱥᱩᱫᱷᱩ ᱞᱟᱦᱟ ᱥᱮᱫ ᱧᱮᱞ ᱪᱷᱟᱲᱟ ᱠᱳᱱᱳ ᱩᱯᱟᱹᱭ ᱜᱮ ᱵᱟᱝ ᱛᱟᱦᱮᱱ ᱛᱟᱯᱮᱭᱟ ᱚᱱᱟ ᱨᱟᱥᱛᱟ ᱜᱮ ᱵᱟᱹᱱᱩᱜᱼᱟ ᱟᱨᱠᱤ ᱱᱚᱣᱟ ᱡᱟᱭᱜᱟ ᱨᱮᱱᱟᱜ ᱧᱩᱛᱩᱢ ᱴᱟᱭᱠᱮᱥ ᱴᱚᱞᱮᱱ ᱯᱟᱞᱠᱤᱴ ᱨᱚᱛᱷ ᱧᱩᱛᱩᱢ ᱛᱮᱦᱚᱸ ᱯᱚᱨᱤᱪᱤᱛᱚ ᱜᱮᱭᱟ ᱯᱨᱚᱛᱤ ᱵᱚᱪᱷᱚᱨ ᱜᱮ ᱠᱚᱭᱮᱠ ᱞᱟᱠᱷ ᱠᱚᱭᱮᱠ ᱞᱟᱠᱷ ᱦᱚᱲ ᱧᱮᱞ ᱠᱚ ᱦᱤᱡᱩᱜᱼᱟ ᱱᱚᱜᱼᱚ ᱱᱚᱣᱟ ᱡᱟᱭᱜᱟ ᱧᱮᱞ ᱞᱟᱹᱜᱤᱫ ᱛᱮ ᱵᱩᱡᱽ ᱠᱮᱫᱟ ᱯᱮ ᱚᱱᱟ ᱠᱷᱟᱹᱛᱤᱨ ᱛᱮ ᱱᱚᱨᱚᱭᱮ ᱱᱚᱣᱟ ᱫᱚ ᱵᱤᱠᱠᱷᱟᱛᱚ ᱢᱟᱱᱮ ᱯᱚᱨᱡᱚᱴᱚᱠ ᱠᱮᱱᱫᱨᱚ ᱠᱟᱱᱟ ᱵᱩᱡᱽ ᱠᱮᱫᱟ ᱯᱮ ᱦᱟᱥᱟ ᱠᱷᱚᱱᱟᱜ ᱯᱨᱟᱭ ᱫᱩ ᱦᱟᱡᱟᱨ ᱯᱷᱩᱴ ᱥᱩᱨ ᱨᱮ ᱢᱮᱱᱟᱜᱼᱟ ᱵᱩᱡᱽ ᱠᱮᱫᱟ ᱯᱮ ᱡᱚᱠᱷᱚᱱ ᱯᱮ ᱠᱚᱭᱚᱜᱟ ᱱᱚᱣᱟ ᱫᱷᱤᱨᱤ ᱨᱮ ᱯᱷᱟᱴᱚᱞ ᱯᱮ ᱧᱮᱞᱟ ᱠᱮᱪᱮ ᱠᱮᱪᱟᱜ ᱯᱮ ᱧᱮᱞᱟ ᱚᱱᱟ ᱠᱷᱚᱱᱟᱜ ᱞᱟᱦᱟ ᱦᱚᱸ ᱵᱟᱯᱮ ᱪᱟᱞᱟᱣ ᱫᱟᱲᱮᱭᱟᱜᱼᱟ ᱢᱟᱱᱮ ᱯᱷᱟᱴᱟᱣ ᱠᱟᱱᱟ ᱟᱨᱠᱤ ᱵᱚᱛᱚᱨ ᱜᱮᱯᱮ ᱧᱮᱞᱟ ᱡᱚᱠᱷᱚᱱ ᱛᱚᱠᱷᱚᱱ ᱱᱚᱰᱮ ᱵᱤᱯᱚᱫ ᱦᱩᱭ ᱫᱟᱲᱮᱭᱟᱜᱼᱟ ᱚᱱᱟ ᱠᱟᱨᱚᱱ ᱛᱮ ᱚᱱᱟ ᱫᱤᱥᱚᱢ ᱨᱮᱱ ᱥᱚᱨᱠᱟᱨ ᱠᱳᱱᱳ ᱫᱟᱭᱤᱛᱛᱚ ᱫᱚ ᱵᱟᱭ ᱦᱟᱛᱟᱣᱟ ᱢᱟᱱᱮ ᱱᱤᱡᱮᱨ ᱩᱯᱚᱨᱮ ᱡᱷᱩᱠᱤ ᱱᱚᱣᱟ ᱠᱚ ᱠᱟᱛᱷᱟ ᱟᱸᱡᱚᱢ ᱠᱟᱛᱮ ᱟᱯᱮ ᱚᱵᱟᱠ ᱡᱮ ᱱᱚᱣᱟ ᱫᱤᱥᱚᱢ ᱨᱮ ᱵᱟᱲᱟᱭᱟᱯᱮ ᱦᱚᱭ ᱦᱚᱸ ᱠᱤᱨᱤᱧ ᱠᱟᱛᱮ ᱫᱚᱦᱚ ᱠᱟᱜ ᱦᱩᱭᱩᱜᱼᱟ ᱵᱳᱛᱚᱞ ᱨᱮ ᱵᱩᱡᱽ ᱠᱮᱫᱟ ᱵᱤᱜᱽᱜᱟᱱᱤ ᱠᱚᱠᱚ ᱞᱟᱹᱭᱟ ᱡᱮ ᱱᱚᱣᱟ ᱦᱚᱭ ᱢᱟᱱᱮ ᱡᱚᱛᱚ ᱠᱷᱚᱱᱟᱜ ᱞᱟᱥᱴᱤᱝ ᱨᱮᱱᱟᱜ ᱥᱮ ᱵᱤᱥᱟᱠᱛᱚ ᱜᱮᱭᱟ ᱱᱚᱣᱟ ᱦᱚᱭ ᱱᱚᱰᱮᱱᱟᱜ ᱵᱟᱛᱟᱥ ᱟᱨᱠᱤ ᱢᱤᱫ ᱵᱳᱛᱚᱞ ᱦᱚᱭ ᱨᱮᱱᱟᱜ ᱫᱟᱢ ᱚᱱᱟ ᱠᱷᱟᱹᱛᱤᱨ ᱛᱮ ᱚᱸᱰᱮ ᱯᱚᱱᱨᱚᱥᱚ ᱴᱟᱠᱟ ᱫᱩ ᱦᱟᱡᱟᱨ ᱥᱟᱛᱮᱨᱚ ᱥᱟᱞ ᱨᱮ ᱢᱤᱥᱚᱱ ᱯᱚᱥᱮᱵᱚᱞ ᱥᱤᱠ ᱚᱸᱰᱮ ᱦᱚᱞᱤᱣᱩᱰ ᱢᱩᱵᱷᱤ ᱟᱨᱠᱤ ᱥᱩᱴᱤᱝ ᱞᱮᱫᱟ ᱠᱚ ᱡᱚᱛᱟ ᱠᱚ ᱥᱩᱴᱤᱝ ᱞᱮᱫᱟ ᱱᱚᱣᱟ ᱦᱚᱞᱤᱣᱩᱰ ᱢᱩᱵᱷᱤ ᱨᱮ ᱱᱟᱭᱚᱠ ᱛᱟᱦᱮᱸ ᱞᱮᱱᱟ ᱴᱚᱢ ᱠᱨᱩᱡᱽ ᱦᱚᱞᱤᱣᱩᱰ ᱨᱮᱱ ᱵᱤᱜᱽᱜᱟᱱᱤ ᱠᱚᱠᱚ ᱞᱟᱹᱭᱟ ᱢᱟᱱᱮ ᱫᱚᱥ ᱦᱟᱡᱟᱨ ᱵᱚᱪᱷᱚᱨ ᱞᱟᱦᱟᱨᱮ ᱵᱚᱨᱚᱯᱷ ᱢᱟᱱᱮ ᱵᱚᱨᱚᱯᱷ ᱵᱚᱨᱚᱯᱷ ᱠᱷᱟᱹᱛᱤᱨ ᱛᱮ ᱱᱚᱣᱟ ᱫᱤᱥᱚᱢ ᱛᱳᱭᱨᱤ ᱟᱠᱟᱱᱟ ᱦᱮᱸ ᱱᱮᱛᱟᱨ ᱠᱚ ᱦᱚᱲ ᱢᱟᱱᱮ ᱱᱚᱰᱮᱱ ᱠᱚ ᱫᱷᱚᱨᱢᱚ ᱟᱨᱠᱤ ᱯᱷᱤᱞᱟᱢ ᱫᱷᱚᱨᱢᱚ ᱱᱚᱰᱮᱱ ᱠᱚ ᱦᱚᱲ ᱢᱟᱱᱮ ᱛᱩᱯᱩᱥᱟ ᱞᱟᱹᱜᱤᱫ ᱦᱚᱸ ᱱᱚᱰᱮ ᱟᱨᱠᱤ ᱠᱚ ᱦᱤᱡᱩᱜ ᱠᱟᱱᱟ ᱩᱱᱤᱥᱥᱚ ᱥᱟᱞ ᱨᱮ ᱱᱚᱰᱮ ᱯᱨᱚᱛᱷᱚᱢ ᱯᱚᱨᱡᱚᱴᱚᱠ ᱠᱚ ᱦᱮᱡ ᱞᱮᱱᱟ ᱢᱟᱱᱮ ᱩᱫᱽᱵᱳᱫᱚᱱ ᱞᱮᱫᱟ ᱠᱚ ᱱᱚᱰᱮ ᱟᱨᱠᱤ ᱡᱟᱦᱟᱸ ᱡᱟᱦᱟᱸ ᱯᱟᱦᱟᱲ ᱯᱚᱨᱵᱚᱛ ᱠᱚᱨᱮ ᱠᱚ ᱫᱮᱡᱚᱜᱼᱟ ᱩᱱᱠᱩ ᱜᱤᱨᱤᱥ ᱵᱳᱨᱰ ᱨᱮᱠᱚᱨ ᱞᱟᱹᱜᱤᱫ ᱛᱮᱦᱚᱸ ᱱᱚᱰᱮ ᱠᱚ ᱦᱤᱡᱩᱜᱼᱟ ᱢᱟᱱᱮ ᱟᱠᱚ ᱠᱷᱟᱹᱛᱤᱠ ᱚᱨᱡᱚᱱ ᱞᱟᱹᱜᱤᱫ ᱢᱟᱱᱮ ᱟᱹᱰᱤ ᱨᱚᱠᱚᱢ ᱥᱯᱳᱨᱴ ᱦᱩᱭᱩᱜᱼᱟ ᱢᱟᱱᱮ ᱵᱟᱵᱮᱨ ᱛᱮᱦᱚᱸ ᱠᱚ ᱡᱷᱩᱞᱟᱹᱜᱼᱟ ᱫᱤᱭᱮ ᱯᱚᱨ ᱚᱱᱟ ᱤᱭᱟᱹ ᱠᱚᱨᱮ ᱵᱮᱞᱩᱱ ᱛᱮᱦᱚᱸ ᱠᱚ ᱩᱲᱟᱹᱜᱼᱟ ᱢᱟᱱᱮ ᱟᱹᱰᱤ ᱨᱚᱠᱚᱢ ᱠᱟᱛᱮ ᱩᱱᱠᱩ ᱥᱯᱳᱨᱴᱟ ᱡᱟᱛᱮ ᱨᱮᱠᱚᱨᱰ ᱢᱟᱠᱚ ᱱᱚᱣᱟ ᱯᱨᱤᱛᱷᱤᱵᱤ ᱥᱨᱮᱥᱴᱷᱚ ᱵᱤᱠᱠᱷᱟᱛᱚ ᱨᱮᱱᱟᱜ ᱟᱨᱠᱤ ᱠᱷᱟᱹᱛᱤᱨ ᱛᱮ ᱱᱚᱰᱮ ᱟᱹᱰᱤ ᱦᱚᱲ ᱠᱚ ᱦᱤᱡᱩᱜᱼᱟ ᱟᱨ ᱱᱚᱣᱟ ᱜᱮ ᱫᱷᱟᱹᱨᱛᱤ ᱯᱩᱨᱤ ᱨᱮᱱᱟᱜ ᱡᱚᱛᱚ ᱠᱷᱚᱱᱟᱜ ᱢᱟᱱᱮ ᱵᱤᱥᱟᱠᱛᱚ ᱦᱚᱭ ᱵᱟᱛᱟᱥ ᱨᱮᱱᱟᱜ ᱡᱟᱭᱜᱟ ᱵᱩᱡᱽ ᱠᱮᱫᱟ ᱯᱮ ᱢᱟᱱᱮ ᱚᱱᱟ ᱠᱷᱮᱛᱟᱵ ᱮ ᱚᱨᱡᱚᱱ ᱠᱟᱫᱟ ᱱᱚᱰᱮ ᱢᱟᱱᱮ ᱦᱚᱭ ᱵᱟᱛᱟᱥ ᱮᱠᱫᱚᱢ ᱟᱹᱰᱤ ᱡᱳᱨ ᱜᱮ ᱵᱤᱥᱟᱠᱛᱚ ᱜᱮᱭᱟ ᱱᱚᱰᱮ ᱫᱚ ᱡᱟᱦᱟᱸᱭ ᱢᱟᱱᱮ ᱥᱚᱡᱽᱡᱚ ᱵᱟᱯᱮ ᱥᱚᱡᱽᱡᱚ ᱫᱟᱲᱮᱭᱟᱜᱼᱟ ᱢᱟᱱᱮ ᱠᱤᱨᱤᱧ ᱠᱟᱛᱮ ᱡᱟᱦᱟᱸᱧ ᱞᱟᱹᱭᱟᱫ ᱯᱮᱭᱟ ᱤᱭᱟᱹ ᱦᱩᱭᱩᱜ ᱛᱟᱯᱮᱭᱟ ᱠᱚ ᱫᱚᱠᱚ ᱞᱟᱹᱭᱟ ᱡᱮ ᱯᱨᱤᱛᱷᱤᱵᱤ ᱫᱚ ᱡᱮᱦᱮᱛᱩ ᱜᱳᱞ ᱜᱮᱭᱟ ᱱᱚᱣᱟ ᱫᱷᱟᱹᱨᱛᱤ ᱯᱩᱨᱤ ᱫᱚ ᱛᱟᱦᱚᱞᱮ ᱱᱚᱣᱟ ᱫᱚ ᱥᱮᱥ ᱯᱟᱱᱛᱮ ᱵᱚᱞᱮ ᱫᱚ ᱢᱟᱱᱮ ᱪᱮᱫ ᱦᱚᱸ ᱡᱤᱱᱤᱥ ᱵᱚᱞᱛᱮ ᱫᱚ ᱵᱟᱹᱱᱩᱜᱼᱟ ᱠᱤᱱᱛᱩ ᱱᱚᱜᱼᱚᱱᱟ ᱡᱟᱦᱟᱸ ᱠᱚ ᱞᱟᱹᱭᱫᱟ ᱱᱚᱨᱚᱭᱮ ᱱᱚᱣᱟ ᱜᱮ ᱞᱟᱥ ᱯᱟᱱ ᱫᱚ ᱦᱩᱭᱩᱜᱼᱟ ᱢᱟᱱᱮ ᱢᱩᱪᱟᱹᱫ ᱫᱷᱟᱹᱨᱛᱤ ᱯᱩᱨᱤ ᱨᱮᱱᱟᱜ ᱢᱟᱱᱮ ᱚᱛ ᱫᱚ ᱟᱨᱠᱤ ᱟᱹᱛᱩ ᱢᱩᱪᱟᱹᱫ ᱛᱚᱵᱩ ᱨᱮᱦᱚᱸ ᱯᱨᱚᱛᱤ ᱵᱚᱪᱷᱚᱨ ᱜᱮ ᱢᱤᱫ ᱞᱟᱠᱷ ᱠᱟᱛᱮ ᱦᱚᱲ ᱠᱚ ᱦᱤᱡᱩᱜᱼᱟ ᱜᱟᱛᱮ ᱠᱚ ᱱᱚᱣᱟ ᱵᱷᱤᱰᱤᱭᱳ ᱫᱚ ᱱᱚᱰᱮ ᱜᱮ ᱵᱷᱟᱞᱮ ᱞᱮᱠᱷᱟᱱ ᱞᱟᱭᱤᱠ ᱠᱚᱢᱮᱱᱴ ᱥᱮᱭᱟᱨ ᱯᱮ ᱟᱨ ᱟᱞᱚᱯᱮ ᱦᱤᱲᱤᱧᱟ ᱯᱞᱤᱡᱽ ᱥᱟᱵᱥᱠᱨᱟᱭᱤᱵᱽ ᱤᱧ ᱯᱟᱦᱴᱟ ᱠᱷᱚᱱ